ᱦᱮᱞᱳ ᱜᱟᱛᱮ ᱠᱚ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱤᱧ ᱱᱤᱛᱚᱜ ᱚᱠᱟᱴᱟᱜ ᱵᱷᱤᱰᱭᱳᱧ ᱟᱯᱞᱳᱰ ᱞᱟᱹᱜᱤᱫ ᱚᱱᱟ ᱵᱷᱤᱰᱭᱳ ᱫᱚ ᱞᱟᱦᱟ ᱨᱮᱜᱮ ᱟᱨ ᱵᱮᱱᱟᱣ ᱠᱟᱫᱟ ᱮᱠᱪᱩᱭᱮᱞᱤ ᱚᱱᱟ ᱵᱷᱤᱰᱭᱳ ᱫᱚ ᱟᱨ ᱢᱚᱛᱞᱚᱵ ᱚᱠᱟ ᱥᱮᱫ ᱪᱚ ᱟᱫ ᱠᱟᱱ ᱛᱤᱧ ᱛᱟᱦᱮᱱᱟ ᱵᱟᱹᱧ ᱧᱟᱢ ᱫᱟᱲᱮᱭᱟᱜ ᱠᱟᱱ ᱛᱟᱦᱮᱱᱟ ᱟᱫᱚ ᱱᱤᱛ ᱤᱧ ᱥᱮᱸᱫᱽᱨᱟ ᱧᱟᱢ ᱠᱮᱫᱟ ᱟᱫᱚ ᱚᱱᱟᱛᱮ ᱱᱤᱛᱚᱜ ᱛᱷᱚᱲᱟ ᱞᱮᱴ ᱛᱮᱧ ᱰᱮᱞᱟᱣ ᱠᱟᱫᱟ ᱡᱚᱦᱟᱨ ᱜᱮ ᱜᱟᱛᱮ ᱠᱚ ᱪᱮᱫ ᱞᱮᱠᱟ ᱵᱟᱲᱟ ᱢᱮᱱᱟᱜ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱵᱟᱲᱟ ᱜᱮᱭᱟ ᱟᱨ ᱱᱤᱛᱚᱝ ᱫᱚ ᱪᱟᱞᱟᱜ ᱠᱟᱱᱟᱞᱮ ᱠᱩᱪᱟ ᱥᱮᱡ ᱟᱫᱚ ᱫᱮᱞᱟ ᱟᱞᱮᱭᱟᱜ ᱠᱩᱪᱟᱧ ᱩᱫᱩᱜ ᱯᱮᱭᱟ ᱪᱮᱫ ᱠᱚᱞᱮ ᱪᱟᱥ ᱠᱟᱫᱟ ᱟᱨ ᱪᱮᱫ ᱠᱚᱞᱮ ᱪᱤᱠᱟᱹᱭᱟ ᱟᱨ ᱱᱤᱛᱚᱜ ᱫᱚ ᱟᱞᱮ ᱫᱚ ᱟᱛᱳ ᱛᱮᱞᱮ ᱦᱮᱡ ᱠᱟᱱᱟ ᱟᱞᱮ ᱟᱛᱳ ᱛᱮ ᱟᱨ ᱜᱟᱛᱮ ᱠᱚ ᱧᱮᱞ ᱫᱟᱲᱮᱧᱟᱯᱮ ᱯᱟᱹᱧᱪᱤ ᱯᱟᱲᱦᱟᱴ ᱤᱧ ᱵᱟᱸᱫᱮ ᱠᱟᱫᱟ ᱯᱟᱹᱧᱪᱤ ᱯᱟᱲᱦᱟᱴ ᱵᱟᱸᱫᱮ ᱠᱟᱛᱮ ᱤᱧ ᱪᱟᱞᱟᱜ ᱠᱟᱱᱟ ᱫᱮᱞᱟ ᱵᱚᱱ ᱪᱟᱞᱟᱜᱼᱟ ᱠᱚᱪᱟ ᱥᱮᱫ ᱟᱵᱚᱱ ᱧᱮᱞᱟ ᱚᱱᱛᱮᱱᱟᱜ ᱜᱟᱛᱮ ᱠᱚ ᱢᱚᱰᱷᱟᱣ ᱠᱟᱱᱟᱞᱮ ᱠᱚᱪᱟ ᱥᱮᱫ ᱟᱨ ᱱᱩᱠᱤᱱ ᱫᱤᱫᱤ ᱛᱟᱹᱠᱤᱱ ᱢᱟᱫᱤ ᱦᱟᱭ ᱵᱮᱱ ᱦᱮᱞᱳᱭ ᱵᱮᱱ ᱱᱤᱛᱚᱜ ᱞᱮ ᱪᱟᱞᱟᱜ ᱠᱟᱱᱟ ᱠᱚᱪᱟ ᱦᱟᱱᱛᱮ ᱟᱞᱮ ᱨᱮᱱ ᱢᱟᱨᱟᱝ ᱫᱟᱫᱟ ᱠᱚᱪᱟᱣ ᱠᱟᱫᱟ ᱟᱫᱚ ᱚᱸᱰᱮ ᱜᱮᱞᱮ ᱪᱟᱞᱟᱜ ᱠᱟᱱᱟ ᱚᱱᱟ ᱪᱮᱫ ᱵᱷᱮᱱᱰᱤ ᱫᱟᱨᱮ ᱠᱟᱱ ᱛᱟᱞᱮᱭᱟ ᱟᱫᱚ ᱚᱱᱟᱞᱮ ᱯᱩᱭ ᱞᱟᱹᱜᱤᱫ ᱵᱚᱞᱮ ᱟᱫᱚ ᱫᱮᱞᱟ ᱵᱚᱱ ᱞᱟᱦᱟ ᱥᱮᱫ ᱩᱫᱩᱜ ᱯᱮᱭᱟ ᱪᱮᱫ ᱞᱮᱠᱟ ᱜᱮᱞᱮ ᱠᱚᱪᱟᱣ ᱠᱟᱫᱟ ᱟᱨ ᱱᱩᱭ ᱢᱤᱫᱴᱮᱡ ᱫᱤᱫᱤ ᱱᱚᱰᱮ ᱫᱚ ᱱᱚᱜᱼᱚᱭ ᱵᱷᱩᱴ ᱮ ᱥᱟᱯᱷᱟ ᱠᱟᱱᱟ ᱢᱟᱱᱮ ᱡᱚᱛᱚ ᱠᱚ ᱡᱚᱦᱟᱨ ᱨᱚᱲ ᱢᱮ ᱫᱤ ᱦᱮᱸ ᱵᱷᱩᱴ ᱮ ᱵᱷᱩᱴ ᱞᱮ ᱪᱟᱥ ᱞᱮᱫᱟ ᱟᱫᱚ ᱱᱩᱭ ᱛᱷᱟ ᱫᱤᱫᱤ ᱫᱚ ᱱᱚᱰᱮ ᱵᱷᱩᱴ ᱮ ᱜᱷᱩᱢ ᱥᱟᱯᱷᱟᱭᱮᱫ ᱠᱟᱱᱟ ᱦᱮᱸ ᱟᱫᱚ ᱟᱨ ᱟᱞᱮ ᱫᱚᱞᱮ ᱪᱟᱞᱟᱜ ᱠᱟᱱᱟ ᱵᱟᱹᱠᱤ ᱦᱚᱲ ᱫᱚ ᱤᱭᱟᱹᱛᱮ ᱠᱚᱪᱟᱛᱮ ᱟᱫᱚ ᱫᱮᱞᱟ ᱵᱚᱱ ᱞᱟᱦᱟ ᱥᱮᱱ ᱞᱮᱱ ᱜᱮᱵᱚᱱ ᱟᱫᱚ ᱚᱸᱰᱮ ᱜᱮ ᱱᱟᱦᱟᱜ ᱠᱚᱪᱟᱨᱮ ᱪᱮᱫ ᱠᱚ ᱦᱟᱸᱜ ᱞᱮ ᱪᱟᱥ ᱠᱟᱫᱟ ᱚᱱᱟ ᱠᱚ ᱦᱟᱸᱜ ᱤᱧ ᱩᱫᱩᱜ ᱯᱮᱭᱟ ᱨᱚᱨᱚᱭᱤᱡ ᱞᱮᱠᱟ ᱧᱮᱞᱚᱜ ᱠᱟᱱ ᱵᱟᱭ ᱨᱚᱨᱚᱜᱼᱟ ᱢᱚᱸᱰᱷᱟᱣ ᱠᱟᱱᱟᱞᱮ ᱪᱟᱞᱟᱜ ᱠᱟᱱᱟᱞᱮ ᱱᱚᱜᱼᱚ ᱱᱚᱝᱠᱟᱛᱮ ᱵᱟᱲᱜᱮ ᱵᱟᱲᱜᱮ ᱛᱮ ᱵᱟᱹᱭᱦᱟᱹᱲ ᱵᱟᱹᱭᱦᱟᱹᱲ ᱛᱮ ᱪᱟᱞᱟᱜ ᱦᱩᱭᱩᱜ ᱠᱟᱱᱟ ᱜᱟᱛᱮ ᱠᱚ ᱧᱮᱞ ᱫᱟᱲᱮᱭᱟᱜ ᱯᱮ ᱱᱚᱜᱼᱚ ᱱᱚᱰᱮ ᱟᱹᱰᱤ ᱢᱟᱨᱟᱝ ᱤᱱᱫᱤᱨᱟ ᱠᱩᱧ ᱟᱹᱰᱤ ᱛᱮ ᱟᱹᱰᱤ ᱢᱟᱨᱟᱝ ᱟᱹᱰᱤ ᱩᱥᱟᱨ ᱩᱫᱩᱜ ᱯᱮᱜᱤᱧ ᱫᱟᱜ ᱫᱟᱜ ᱮᱱᱮᱡ ᱤᱱᱟᱹ ᱜᱟᱱ ᱦᱮᱱᱟᱜ ᱜᱮᱭᱟ ᱫᱟᱜ ᱫᱚ ᱟᱹᱰᱤ ᱢᱚᱡᱽ ᱮᱠᱫᱚᱢ ᱟᱹᱰᱤ ᱥᱩᱫ ᱮᱠᱫᱚᱢ ᱛᱟᱡᱟ ᱦᱟᱣᱟ ᱵᱟᱡᱟᱨ ᱨᱮᱭᱟᱜ ᱠᱷᱚᱡ ᱫᱚ ᱦᱮᱡ ᱠᱟᱛᱮ ᱟᱛᱳ ᱨᱮᱫᱚ ᱟᱹᱰᱤ ᱢᱚᱡᱽ ᱟᱹᱭᱠᱟᱹᱜ ᱠᱟᱱᱟ ᱱᱚᱰᱮ ᱠᱚᱪᱟ ᱯᱷᱮᱰ ᱨᱮᱭᱟᱜ ᱠᱩᱧ ᱱᱚᱣᱟ ᱛᱮᱜᱮ ᱫᱟᱫᱟ ᱫᱟᱜ ᱮ ᱯᱟᱴᱟᱣᱟ ᱱᱚᱜᱼᱚ ᱱᱚᱝᱠᱟᱛᱮ ᱯᱟᱭᱤᱯ ᱛᱟᱭ ᱦᱳᱭ ᱦᱮᱸ ᱱᱚᱰᱮ ᱱᱚᱰᱮ ᱫᱟᱜ ᱢᱮᱱᱟᱜ ᱜᱮᱭᱟ ᱰᱷᱮᱨ ᱜᱮ ᱱᱚᱣᱟᱴᱟᱜ ᱨᱮᱫᱚ Hmm. ᱱᱚᱜᱼᱚ ᱱᱚᱰᱮ ᱫᱚ ᱞᱟᱦᱟᱛᱮ ᱛᱟᱦᱮᱸ ᱠᱟᱱᱟ ᱛᱩᱲᱤ ᱱᱚᱜᱼᱚ ᱱᱚᱣᱟ ᱫᱚ ᱯᱩᱨᱟᱹ ᱠᱷᱮᱛ ᱨᱮ ᱛᱩᱲᱤ ᱪᱟᱥ ᱛᱟᱦᱮᱸ ᱠᱟᱱᱟ ᱟᱫᱚ ᱩᱱ ᱡᱚᱠᱷᱮᱡ ᱫᱚ ᱵᱟᱞᱮ ᱦᱮᱡ ᱞᱮᱱᱟ ᱚᱱᱟᱛᱮ ᱵᱟᱞᱮ ᱧᱮᱞ ᱛᱤᱭᱟᱹᱜ ᱞᱮᱫᱟ ᱟᱫᱚ ᱡᱟᱝ ᱛᱮᱫ ᱫᱚᱞᱮ ᱡᱟᱝ ᱠᱟᱜᱼᱟ ᱯᱩᱨᱟᱹ ᱛᱩᱲᱤ ᱛᱟᱦᱮᱸ ᱠᱟᱱᱟ ᱠᱟᱡᱟᱠ ᱦᱩᱭ ᱞᱮᱱᱟ ᱱᱚᱰᱮ ᱦᱮᱸ ᱛᱚ ᱦᱮᱸ ᱟᱨ ᱱᱚᱜᱼᱚ ᱱᱚᱰᱮ ᱫᱚ ᱠᱩᱲᱪᱟᱹ ᱦᱳᱭ ᱢᱤᱫ ᱵᱟᱨ ᱦᱮᱱᱟᱜᱼᱟ ᱠᱩᱲᱪᱟᱹ ᱦᱚᱸ ᱡᱚ ᱵᱟᱜᱟᱣ ᱠᱟᱱᱟ ᱱᱮ ᱱᱤᱛᱚᱜ ᱫᱚ ᱠᱟᱹᱴᱤᱡ ᱠᱟᱹᱴᱤᱡ ᱡᱚᱜ ᱠᱟᱱᱟ ᱥᱮ ᱥᱟᱜ ᱡᱚ ᱠᱟᱱᱟ ᱱᱚᱜᱼᱚ ᱱᱚᱝᱠᱟᱛᱮ ᱟᱪᱪᱷᱟ ᱦᱮᱸ ᱱᱚᱜᱼᱚᱭ ᱵᱷᱟᱹᱛᱩᱣᱟᱹ ᱟᱲᱟᱜ ᱜᱟᱛᱮ ᱠᱚ ᱧᱮᱞ ᱫᱟᱲᱮᱭᱟᱜ ᱯᱮ ᱵᱷᱟᱹᱛᱩᱣᱟᱹ ᱟᱲᱟᱜ ᱱᱚᱰᱮ ᱮᱠᱫᱚᱢ ᱟᱹᱰᱤ ᱟᱸᱴ ᱡᱟᱨᱣᱟ ᱡᱮ ᱵᱚᱞᱮ ᱡᱟᱱᱟᱢ ᱞᱮᱱᱟ ᱱᱮᱥ ᱵᱷᱟᱹᱛᱩᱣᱟᱹ ᱟᱲᱟᱜ ᱟᱨ ᱵᱟᱡᱟᱨ ᱨᱮ ᱵᱷᱟᱹᱛᱩᱣᱟᱹ ᱟᱲᱟᱜ ᱟᱹᱰᱤ ᱫᱚᱨ ᱪᱟᱞᱟᱜ ᱠᱟᱱ ᱛᱟᱦᱮᱱᱟ ᱟᱞᱮ ᱫᱚ ᱟᱹᱛᱩ ᱚᱲᱟᱜ ᱛᱮ ᱵᱟᱞᱮ ᱦᱮᱡ ᱫᱟᱲᱮᱭᱟᱜ ᱛᱮ ᱮᱠᱫᱚᱢ ᱠᱤᱨᱤᱧ ᱠᱟᱛᱮ ᱱᱮᱥ ᱫᱚ ᱡᱚᱢ ᱦᱩᱭᱱᱟ ᱟᱨ ᱢᱤᱫᱴᱮᱡ ᱡᱤᱱᱤᱥ ᱤᱧ ᱩᱫᱩᱜ ᱟᱯᱮ ᱠᱟᱱᱟ ᱦᱮᱸ ᱟᱨ ᱜᱟᱛᱮ ᱠᱚ ᱧᱮᱞ ᱫᱟᱲᱮᱭᱟᱜ ᱯᱮ ᱱᱚᱜᱼᱚᱭ ᱢᱩᱞᱟᱹ ᱫᱟᱜ ᱟᱫᱚ ᱵᱩᱡᱷᱟᱹᱣ ᱫᱟᱲᱮᱭᱟᱜ ᱠᱟᱱᱟ ᱯᱮ ᱢᱩᱞᱟᱹ ᱪᱮᱫ ᱞᱮᱠᱟ ᱫᱟᱞ ᱮᱱᱟ ᱢᱮᱱᱛᱮ ᱱᱚᱜᱼᱚ ᱱᱚᱝᱠᱟᱛᱮ ᱱᱚᱜᱼᱚᱭ ᱵᱟᱯᱨᱮ ᱟᱹᱰᱤ ᱠᱟᱡᱟᱠ ᱱᱚᱜᱼᱚᱭ ᱢᱩᱞᱟᱹ ᱫᱟ ᱟᱹᱠᱷᱨᱤᱧ ᱛᱷᱟᱠᱟ ᱪᱟᱵᱟᱭᱮᱱᱟ ᱠᱤᱱ ᱫᱟᱫᱟ ᱛᱟᱹᱠᱤᱱ ᱵᱟᱹᱠᱤᱱ ᱟᱹᱠᱷᱨᱤᱧ ᱪᱟᱵᱟ ᱫᱟᱲᱮᱭᱟᱫᱟ ᱥᱮᱥ ᱨᱮ ᱚᱱᱠᱟ ᱪᱟᱵᱟᱭᱮᱱᱟ ᱳ ᱟᱪᱪᱷᱟ ᱟᱪᱪᱷᱟ ᱟᱪᱪᱷᱟ ᱳ ᱦᱟᱴ ᱜᱟᱛᱮ ᱠᱚ ᱚᱸᱰᱮ ᱞᱮᱵᱮᱫ ᱧᱟᱢ ᱠᱮᱫᱟ ᱤᱭᱟᱹ ᱪᱮᱫ ᱪᱮᱫ ᱫᱟᱢ ᱨᱚᱦᱚᱭ ᱠᱮᱫᱟ ᱱᱚᱣᱟ ᱨᱮᱫᱚ ᱦᱚᱸ ᱱᱚᱜᱼᱚ ᱱᱚᱜᱼᱚᱭ ᱱᱚᱜᱼᱚ ᱱᱚᱣᱟ ᱠᱚᱨᱮ ᱜᱟᱛᱮ ᱯᱮ ᱧᱮᱞ ᱫᱟᱲᱮᱭᱟᱜ ᱠᱟᱱ ᱱᱚᱣᱟ ᱫᱚ ᱦᱚᱛᱚᱫ ᱟᱨ ᱠᱟᱨᱞᱟ ᱞᱮ ᱨᱚᱦᱚᱭ ᱠᱮᱫᱟ ᱱᱚᱣᱟ ᱠᱚᱨᱮ ᱫᱚ ᱡᱟᱱᱟᱢᱚᱜᱼᱟ ᱱᱟᱦᱟᱜ ᱱᱟᱹᱲᱤᱜᱼᱟ ᱦᱟᱸᱜ ᱡᱚᱜᱼᱟ ᱩᱱ ᱡᱚᱠᱷᱮᱡ ᱟᱨᱦᱚᱸᱧ ᱩᱫᱩᱜ ᱯᱮᱭᱟ ᱱᱤᱛᱚᱜ ᱫᱚ ᱩᱫᱩᱜ ᱦᱟᱛᱟᱲ ᱯᱮ ᱠᱟᱱᱟ ᱱᱚᱜᱼᱚ ᱱᱚᱰᱮ ᱫᱚᱞᱮ ᱨᱚᱦᱚᱭ ᱠᱟᱫᱟ ᱟᱨ ᱱᱚᱜᱼᱚ ᱱᱚᱣᱟ ᱫᱟᱨᱮ ᱫᱚ ᱞᱮᱯᱲᱟ ᱫᱟᱨᱮ ᱠᱟᱱᱟ ᱞᱮᱯᱲᱟ ᱦᱮᱸ ᱚᱱᱟ ᱜᱮᱠᱚ ᱢᱮᱛᱟᱜᱼᱟ ᱟᱨ ᱱᱚᱜᱼᱚᱭ ᱜᱟᱹᱫᱷᱟᱹᱨᱤ ᱟᱲᱟᱜ ᱠᱚ ᱢᱮᱱᱟᱜᱼᱟ ᱯᱮᱸᱭᱟᱡᱽ ᱚᱱᱮ ᱚᱱᱠᱟ ᱛᱷᱚᱲᱟ ᱜᱟᱱ ᱦᱮᱱᱟᱜᱼᱟ ᱟᱨᱚ ᱦᱟᱱᱛᱮ ᱨᱮ ᱦᱟᱸᱜ ᱫᱮᱞᱟᱧ ᱩᱫᱩᱜ ᱯᱮ ᱠᱟᱱᱟ ᱜᱟᱛᱮ ᱠᱚ ᱧᱮᱞ ᱫᱟᱲᱮᱭᱟᱜ ᱯᱮ ᱱᱚᱣᱟ ᱫᱚ ᱨᱟᱢ ᱡᱷᱤᱸᱜᱟᱹ ᱱᱚᱜᱼᱚᱭ ᱱᱩᱱᱟᱹᱜ ᱞᱟᱹᱴᱩ ᱞᱟᱹᱴᱩ ᱫᱟᱨᱮ ᱠᱟᱱᱟ ᱟᱫᱚ ᱱᱤᱛᱚᱜ ᱫᱚ ᱱᱚᱣᱟ ᱯᱩᱭ ᱞᱟᱹᱜᱤᱫ ᱜᱮᱞᱮ ᱦᱮᱡ ᱠᱟᱱᱟ ᱱᱚᱜᱼᱚᱭ ᱨᱟᱢ ᱡᱷᱤᱸᱜᱟᱹ ᱠᱟᱱᱟ ᱱᱚᱜᱼᱚᱭ ᱞᱟᱹᱴᱩ ᱞᱟᱹᱴᱩ ᱮᱠᱫᱚᱢ ᱤᱭᱟᱹ ᱠᱟᱱᱟ ᱫᱟᱨᱮ ᱠᱟᱱᱟ ᱯᱩ ᱫᱚ ᱦᱩᱭᱱᱟ ᱤᱥᱠᱮ ᱵᱟᱫ ᱟᱨᱦᱚᱸ ᱱᱚᱣᱟ ᱵᱟᱜᱟᱱ ᱨᱮ ᱟᱹᱰᱤ ᱢᱚᱡᱽ ᱢᱚᱡᱽ ᱟᱲᱟᱜ ᱡᱟᱱᱟᱢ ᱠᱟᱱᱟ ᱵᱟᱯᱨᱮ ᱱᱚᱣᱟ ᱫᱚ ᱪᱮᱫ ᱟᱲᱟᱜ ᱠᱚ ᱢᱮᱛᱟᱜᱼᱟ ᱦᱟᱸᱜ ᱱᱚᱜᱼᱚᱭ ᱤᱭᱟᱹ ᱪᱮᱫ ᱟᱲᱟᱜ ᱠᱟᱱᱟ ᱛᱤᱧ ᱤᱭᱟᱹ ᱵᱩᱞᱩᱝ ᱟᱲᱟᱜ ᱩᱞᱤᱝ ᱟᱲᱟᱜ ᱟᱭᱢᱟ ᱨᱚᱠᱚᱢ ᱧᱩᱛᱩᱢ ᱚᱜᱚᱨ ᱵᱷᱟᱹᱛᱩ ᱟᱲᱟᱜ ᱱᱚᱜᱼᱚᱭ ᱵᱷᱟᱹᱛᱩᱣᱟᱹ ᱟᱲᱟᱜ ᱱᱚᱜᱼᱚᱭ ᱟᱹᱰᱤ ᱢᱚᱡᱽ ᱦᱮᱸ ᱟᱨ ᱱᱤᱭᱟᱹ ᱡᱤᱱᱤᱥ ᱜᱮ ᱵᱩᱡᱷᱟᱹᱣ ᱯᱮ ᱟᱵᱚ ᱵᱟᱡᱟᱨ ᱨᱮ ᱠᱤᱨᱤᱧ ᱠᱟᱛᱮ ᱵᱚᱱ ᱡᱚᱢ ᱫᱟ ᱟᱨ ᱱᱚᱛᱮ ᱟᱹᱣᱲᱤ ᱜᱮ ᱦᱟᱲᱟᱢ ᱜᱤᱰᱤᱜ ᱠᱟᱱᱟ ᱟᱨ ᱤᱱᱟᱹ ᱠᱟᱛᱮ ᱱᱚᱜᱼᱚ ᱱᱚᱝᱠᱟᱛᱮ ᱧᱮᱞᱚᱜ ᱠᱟᱱ ᱱᱚᱣᱟ ᱫᱚ ᱰᱟᱝᱨᱟ ᱠᱟᱴᱟ ᱟᱲᱟᱜ ᱟᱨᱮ ᱵᱟ ᱱᱚᱣᱟ ᱫᱚ ᱥᱤᱫ ᱦᱩᱭᱩᱜᱼᱟ ᱛᱤᱦᱤᱧ ᱡᱚᱢ ᱦᱩᱭᱩᱜᱼᱟ ᱱᱚᱣᱟ ᱫᱚ ᱛᱟᱞᱟ ᱫᱚᱭ ᱦᱚᱦᱚᱣᱟᱭ ᱦᱩᱭᱩᱜᱼᱟ ᱟᱹᱰᱤ ᱢᱚᱡᱽ ᱢᱚᱡᱽ ᱟᱲᱟᱜ ᱠᱟᱱᱟ ᱱᱚᱜᱼᱚᱭ ᱵᱟᱯᱨᱮ ᱟᱹᱰᱤ ᱪᱮᱦᱨᱟ ᱪᱮᱦᱨᱟ ᱧᱮᱞᱚᱜ ᱠᱟᱱ ᱚᱱᱠᱟᱛᱮ ᱟᱭᱢᱟ ᱰᱷᱮᱨ ᱟᱭᱢᱟ ᱦᱩᱭᱩᱜᱼᱟ ᱦᱟᱸᱜ ᱟᱨᱦᱚᱸ ᱧᱩᱫᱩ ᱯᱮ ᱠᱟᱱᱟ ᱜᱟᱛᱮ ᱠᱚ ᱱᱚᱜᱼᱚ ᱱᱚᱛᱮ ᱨᱮ ᱟᱨᱦᱚᱸ ᱢᱮᱱᱟᱜᱼᱟ ᱱᱚᱰᱮ ᱫᱚ ᱯᱮᱸᱭᱟᱡᱽ ᱠᱟᱱ ᱛᱟᱵᱚᱱᱟ ᱦᱟᱸᱫᱟ ᱦᱮᱸ ᱱᱚᱜᱼᱚᱭ ᱱᱚᱰᱮ ᱫᱚᱯᱮ ᱧᱮᱞ ᱫᱟᱲᱮᱭᱟᱜᱼᱟ ᱱᱚᱣᱟ ᱫᱚ ᱯᱮᱸᱭᱟᱡᱽ ᱠᱟᱱᱟ ᱯᱮᱸᱭᱟᱡᱽ ᱟᱨ ᱟᱲᱟᱜ ᱢᱮᱱᱟᱜᱼᱟ ᱦᱮᱸ ᱵᱟᱯᱨᱮ ᱟᱹᱰᱤ ᱢᱚᱡᱽ ᱵᱚᱞᱮ ᱱᱚᱰᱮ ᱫᱚ ᱯᱮᱸᱭᱟᱡᱽ ᱵᱟᱜᱟᱱ ᱤᱱᱟᱹ ᱠᱟᱛᱮ ᱟᱫᱚ ᱱᱤᱛᱚᱜ ᱫᱮᱞᱟᱧ ᱩᱫᱩᱜ ᱯᱮᱭᱟ ᱠᱩᱲᱪᱟᱹ ᱱᱚᱜᱼᱚ ᱱᱚᱰᱮ ᱱᱚᱣᱟ ᱫᱚ ᱠᱩᱲᱪᱟᱹ ᱵᱟᱜᱟᱱ ᱠᱟᱱᱟ ᱟᱫᱚ ᱱᱤᱛᱚᱝ ᱫᱚ ᱠᱩᱲᱪᱟᱹ ᱫᱚ ᱡᱚ ᱵᱷᱟᱜᱟᱣ ᱠᱟᱱᱟ ᱱᱚᱣᱟ ᱫᱚ ᱥᱮᱥ ᱨᱮᱭᱟᱜ ᱠᱟᱱᱟ ᱠᱟᱹᱴᱤᱡ ᱠᱟᱹᱴᱤᱡ ᱡᱚ ᱠᱟᱱᱟ ᱱᱚᱣᱟ ᱫᱚ ᱟᱨ ᱪᱟᱵᱟ ᱴᱷᱤᱠ ᱠᱟᱱᱟ ᱱᱚᱣᱟ ᱫᱚ ᱱᱤᱛᱚᱜ ᱫᱚ ᱢᱩᱪᱟᱹᱫ ᱢᱩᱪᱟᱹᱫ ᱟᱹᱰᱤ ᱛᱟᱭᱱᱚᱢ ᱞᱟᱦᱟᱛᱮ ᱫᱚ ᱟᱹᱰᱤ ᱢᱚᱡᱽ ᱛᱟᱦᱮᱸ ᱠᱟᱱᱟ ᱦᱩᱸ ᱠᱟᱹᱴᱤᱡ ᱠᱟᱹᱴᱤᱡ ᱡᱚ ᱵᱟᱲᱟᱣ ᱠᱟᱱᱟ ᱱᱚᱣᱟ ᱫᱚ ᱢᱩᱪᱟᱹᱫ ᱜᱮᱭᱟ ᱢᱚᱛᱞᱚᱵ ᱥᱮᱥ ᱡᱚ ᱠᱟᱱᱟ ᱱᱚᱣᱟ ᱫᱚ ᱟᱹᱰᱤ ᱞᱟᱹᱴᱩ ᱞᱟᱹᱴᱩ ᱡᱚ ᱞᱮᱱᱟ ᱟᱫᱚ ᱩᱱ ᱡᱚᱠᱷᱮᱡ ᱫᱚ ᱵᱟᱞᱮ ᱦᱮᱡ ᱞᱮᱱᱟ ᱵᱟᱞᱮ ᱦᱮᱡ ᱫᱟᱲᱮ ᱠᱟᱣ ᱛᱟᱦᱮᱸᱫ ᱛᱮ ᱩᱱᱟᱹᱜ ᱦᱟᱨᱟ ᱵᱷᱟᱨᱟ ᱫᱚ ᱵᱟᱞᱮ ᱦᱮᱡ ᱧᱟᱢ ᱞᱮᱫᱟ ᱮᱱᱦᱚᱸ ᱡᱟᱜᱮ ᱟᱫᱚ ᱜᱟᱛᱮ ᱠᱚ ᱤᱱᱟᱹ ᱛᱮᱜᱮ ᱯᱮ ᱵᱩᱡᱷᱟᱹᱣ ᱫᱟᱲᱮᱭᱟᱜᱼᱟ ᱧᱮᱞ ᱫᱟᱲᱮᱭᱟᱜᱼᱟ ᱯᱮ ᱛᱤᱱ ᱨᱮ ᱯᱩᱨᱟᱹ ᱯᱷᱨᱮᱥ ᱛᱟᱦᱮᱸ ᱠᱟᱱ ᱡᱚᱠᱷᱮᱡ ᱫᱚ ᱥᱚᱪ ᱪᱮᱫ ᱞᱮᱠᱟ ᱛᱟᱦᱮᱸ ᱠᱟᱱᱟ ᱱᱚᱣᱟ ᱧᱮᱞ ᱯᱮ ᱮᱠᱫᱚᱢ ᱵᱚᱞᱮ ᱚᱠᱟ ᱞᱮᱠᱟ ᱟᱴᱮᱫ ᱚᱛ ᱨᱮ ᱵᱚᱞᱮ ᱚᱠᱟ ᱞᱮᱠᱟ ᱛᱟᱥᱮ ᱠᱟᱱᱟ ᱠᱩᱲᱪᱟᱹ ᱱᱚᱜᱼᱚᱭ ᱧᱮᱞ ᱫᱟᱲᱮᱭᱟᱜ ᱯᱮ ᱚᱱᱟ ᱫᱚ ᱠᱩᱲᱪᱟᱹ ᱡᱚ ᱠᱟᱱᱟ ᱚᱱᱟ ᱫᱚ ᱠᱟᱞᱠᱟᱛᱟ ᱥᱤ ᱯᱮᱨᱮᱡ ᱠᱟᱱᱟ ᱵᱚᱞᱮ ᱱᱚᱣᱟ ᱵᱟᱲᱜᱮ ᱨᱮ ᱠᱷᱮᱛ ᱨᱮ ᱟᱨ ᱱᱚᱜᱼᱚᱭ ᱱᱚᱰᱮ ᱫᱚ ᱱᱚᱣᱟ ᱠᱩᱲᱪᱟᱹ ᱱᱚᱣᱟ ᱫᱚ ᱚᱱᱟ ᱥᱤᱛᱩᱝ ᱡᱚᱠᱷᱮᱡ ᱡᱚ ᱵᱤᱞᱤ ᱢᱚᱛᱞᱚᱵ ᱱᱤᱭᱟᱹ ᱥᱤᱡᱚᱱ ᱨᱮ ᱡᱟᱥᱴ ᱱᱮᱜᱼᱮ ᱦᱟᱸᱜ ᱱᱚᱜᱼᱚᱭ ᱱᱤᱛᱚᱜ ᱡᱚ ᱵᱟᱲᱟᱣ ᱠᱟᱱᱟ ᱟᱨ ᱦᱟᱹᱨᱭᱟᱹᱲ ᱜᱮᱭᱟ ᱱᱚᱣᱟ ᱫᱚ ᱟᱹᱣᱨᱤ ᱵᱤᱞᱤᱜᱼᱟ ᱱᱤᱛᱚᱝ ᱱᱟᱦᱟᱜ ᱱᱚᱣᱟ ᱠᱚ ᱵᱤᱞᱤᱜᱼᱟ ᱦᱟᱱᱟ ᱞᱟᱦᱟᱣᱟᱜ ᱠᱩᱲᱪᱟᱹ ᱫᱚ ᱵᱤᱞᱤ ᱵᱷᱟᱜᱟᱣ ᱠᱟᱛᱮ ᱚᱱᱟ ᱫᱚ ᱡᱚ ᱪᱟᱵᱟᱭᱮᱱᱟ ᱵᱤᱞᱤ ᱠᱟᱛᱮ ᱦᱚᱸ ᱯᱩᱨᱟᱹ ᱵᱤᱞᱤ ᱛᱟᱥᱮ ᱵᱟᱲᱟᱣ ᱠᱟᱱᱟ ᱟᱨ ᱱᱚᱣᱟ ᱫᱚ ᱡᱟᱥᱴ ᱱᱤᱛᱚᱝ ᱱᱟᱦᱟᱜ ᱱᱚᱣᱟ ᱫᱚ ᱵᱤᱞᱤᱜᱼᱟ ᱱᱚᱣᱟ ᱴᱷᱟᱝ ᱫᱚ ᱦᱟᱱᱟ ᱪᱟᱵᱟᱜᱼᱟ ᱱᱚᱣᱟᱴᱟᱜ ᱵᱤᱞᱤᱜᱼᱟ ᱟᱫᱚ ᱱᱚᱣᱟ ᱫᱚ ᱩᱱᱟᱹᱜ ᱞᱟᱹᱴᱩ ᱞᱟᱹᱴᱩ ᱫᱚ ᱵᱟᱝ ᱡᱚ ᱠᱟᱱᱟ ᱦᱟᱞᱟᱝᱠᱤ ᱮᱱᱦᱚᱸ ᱡᱚ ᱠᱟᱱ ᱜᱮᱭᱟ ᱟᱨ ᱱᱚᱜᱼᱚ ᱱᱚᱰᱮ ᱫᱚ ᱨᱟᱹᱥᱩᱱ ᱱᱚᱣᱟ ᱫᱚ ᱱᱚᱛᱮ ᱨᱟᱹᱥᱩᱱ ᱠᱷᱮᱛ ᱛᱮᱧ ᱦᱮᱡ ᱠᱟᱱᱟ ᱱᱚᱜᱼᱚ ᱱᱚᱰᱮ ᱨᱟᱹᱥᱩᱱ ᱠᱟᱱᱟ ᱱᱚᱣᱟ ᱫᱚ ᱱᱚᱣᱟ ᱵᱟᱲᱜᱮ ᱨᱮ ᱯᱩᱨᱟᱹ ᱨᱟᱹᱥᱩᱱ ᱢᱮᱱᱟᱜᱼᱟ ᱟᱪᱪᱷᱟ ᱛᱩᱫ ᱠᱟᱛᱮᱧ ᱩᱫᱩᱜ ᱯᱮᱭᱟ ᱧᱮᱞ ᱟᱵᱚᱱ ᱦᱮᱸ ᱜᱟᱛᱮ ᱠᱚ ᱧᱮᱞ ᱫᱟᱲᱮᱭᱟᱜ ᱯᱮ ᱱᱚᱜᱼᱚᱭ ᱯᱮᱸᱭᱟᱡᱽ ᱤᱱᱟᱹ ᱠᱟᱛᱮ ᱱᱚᱜᱼᱚᱭ ᱨᱟᱹᱥᱩᱱ ᱛᱤᱱᱟᱹᱜ ᱞᱟᱹᱴᱩ ᱞᱟᱹᱴᱩ ᱫᱟᱣ ᱠᱟᱱ ᱛᱟᱞᱮᱭᱟ ᱱᱚᱜᱼᱚᱭ ᱧᱮᱞ ᱫᱟᱲᱮᱭᱟᱜ ᱯᱮ ᱟᱹᱰᱤ ᱢᱚᱡᱽ ᱧᱮᱞᱚᱜ ᱠᱟᱱᱟ ᱮᱠᱫᱚᱢ ᱚᱲᱟᱜ ᱨᱮᱭᱟᱜ ᱪᱟᱥ ᱚᱨᱤᱡᱤᱱᱟᱞ ᱚᱨᱜᱟᱱᱤᱠ ᱠᱷᱮᱛᱤ ᱱᱚᱜᱼᱚᱭ ᱯᱮ ᱧᱮᱞ ᱫᱟᱲᱮᱭᱟᱜᱼᱟ ᱮᱠᱫᱚᱢ ᱫᱟᱫᱟ ᱛᱟᱹᱠᱤᱱ ᱠᱤᱱ ᱪᱟᱥ ᱟᱠᱟᱫ ᱛᱟᱞᱮᱭᱟ ᱟᱹᱰᱤ ᱢᱚᱡᱽ ᱤᱧ ᱫᱩᱯᱮ ᱠᱟᱱᱟ ᱱᱚᱣᱟ ᱫᱚ ᱠᱟᱱᱟ ᱠᱷᱟᱱᱛᱟ ᱟᱲᱟᱜ ᱱᱚᱜᱼᱚᱭ ᱠᱷᱟᱱᱛᱟ ᱟᱲᱟᱜ ᱠᱟᱱᱟ ᱱᱚᱣᱟ ᱫᱚ ᱢᱤᱫ ᱫᱤᱱᱤᱧ ᱥᱤᱫᱟ ᱱᱟᱦᱟᱜ ᱟᱨ ᱠᱷᱟᱱᱛᱟ ᱟᱲᱟᱜ ᱪᱮᱫ ᱞᱮᱠᱟ ᱠᱚ ᱩᱛᱩᱭᱟ ᱚᱱᱟᱧ ᱩᱫᱩᱜ ᱯᱮᱭᱟ ᱱᱚᱜᱼᱚᱭ ᱱᱚᱣᱟ ᱫᱚ ᱱᱚᱣᱟ ᱵᱟᱲᱜᱮ ᱨᱮ ᱠᱷᱮᱛ ᱨᱮᱜᱮ ᱡᱟᱱᱟᱢ ᱠᱟᱱᱟ ᱱᱚᱣᱟ ᱦᱚᱸ ᱱᱚᱣᱟ ᱨᱟᱹᱥᱩᱱ ᱠᱷᱮᱛ ᱨᱮ ᱡᱟᱱᱟᱢ ᱠᱟᱱᱟ

ᱵᱚᱞᱮ ᱮᱠᱫᱚᱢ ᱟᱛᱳ ᱨᱮᱭᱟᱜ ᱵᱚᱞᱮ ᱟᱹᱰᱤ ᱯᱟᱠᱟ ᱮᱠᱫᱚᱢ ᱥᱟᱹᱨᱤᱜᱮ ᱜᱟᱛᱮ ᱠᱚ ᱟᱛᱳ ᱨᱮᱭᱟᱜ ᱞᱟᱭᱤᱯᱷ ᱫᱚ ᱟᱹᱰᱤ ᱛᱮ ᱟᱹᱰᱤ ᱢᱚᱥᱛᱤ ᱜᱮᱭᱟ ᱵᱚᱞᱮ ᱟᱹᱰᱤ ᱢᱚᱡᱽ ᱢᱚᱥᱛᱤ ᱮᱠᱫᱚᱢ ᱡᱚᱛᱚ ᱡᱤᱱᱤᱥ ᱜᱮ ᱚᱨᱤᱡᱤᱱᱟᱞ ᱪᱤᱡᱽ ᱮᱢ ᱧᱟᱢᱟ ᱵᱚᱞᱮ ᱜᱟᱛᱮ ᱠᱚ ᱱᱚᱰᱮ ᱫᱚ ᱫᱤᱫᱤ ᱛᱟᱹᱠᱤᱱ ᱠᱤᱱ ᱯᱩᱭ ᱫᱟ ᱫᱟᱫᱟ ᱠᱷᱟᱫᱮ ᱞᱟᱜᱟᱣᱟᱜ ᱠᱟᱱᱟ ᱟᱨ ᱤᱧ ᱫᱚ ᱟᱲᱟᱜ ᱤᱧ ᱥᱤᱥᱤᱜ ᱠᱟᱱᱟ ᱱᱚᱜᱼᱚᱭ ᱱᱚᱣᱟ ᱫᱚ ᱰᱟᱝᱨᱟ ᱠᱟᱴᱟ ᱟᱲᱟᱜ ᱠᱟᱱᱟ ᱚᱠᱟ ᱫᱚ ᱵᱟᱡᱟᱨ ᱨᱮᱵᱚᱱ ᱦᱟᱛᱟᱣ ᱠᱟᱛᱮ ᱵᱚᱱ ᱡᱚᱢᱮᱫ ᱠᱟᱱ ᱟᱨ ᱱᱚᱰᱮ ᱫᱚ ᱮᱠᱫᱚᱢ ᱯᱩᱨᱟᱹ ᱡᱟᱱᱟᱢ ᱠᱟᱱᱟ ᱠᱷᱮᱛ ᱨᱮ ᱪᱮᱫ ᱞᱮᱠᱟᱢ ᱢᱮᱱᱟ ᱪᱮᱫ ᱞᱮᱠᱟᱢ ᱢᱮᱱᱟ ᱚᱱᱠᱟᱱᱟᱜ ᱟᱲᱟᱜ ᱱᱚᱜᱼᱚᱭ ᱪᱮᱫ ᱞᱮᱠᱟ ᱞᱟᱝ ᱡᱚᱢᱟ ᱦᱮᱸ ᱠᱩᱰᱤ ᱫᱚ ᱵᱟᱨᱭᱟ ᱜᱮᱭᱟ ᱚᱱᱟᱛᱮ ᱤᱧ ᱫᱚ ᱵᱟᱹᱧ ᱯᱩᱭᱫᱟ ᱟᱫᱚ ᱱᱩᱠᱤᱱ ᱠᱤᱱ ᱞᱟᱸᱜᱟᱜᱼᱟ ᱦᱟᱸᱜ ᱟᱫᱚᱧ ᱯᱩᱭᱟ ᱟᱨ ᱱᱚᱣᱟ ᱨᱮᱭᱟᱜ ᱨᱮᱥᱤᱯᱤ ᱦᱚᱸᱧ ᱩᱫᱩᱜ ᱯᱮᱭᱟ ᱱᱟᱦᱟᱜ ᱰᱟᱝᱨᱟ ᱠᱟᱴᱟ ᱟᱲᱟᱜ ᱪᱮᱫ ᱞᱮᱠᱟ ᱠᱚ ᱩᱛᱩᱭᱟ

ᱱᱤᱛᱚᱜ ᱫᱚᱞᱮ ᱢᱚᱦᱰᱟᱜ ᱠᱟᱱᱟ ᱨᱟᱢ ᱡᱷᱤᱸᱜᱟᱹ ᱞᱮ ᱯᱩ ᱠᱮᱫᱟ ᱯᱩ ᱵᱷᱟᱜᱟᱣᱱᱟ ᱞᱮ ᱟᱨ ᱟᱹᱭᱩᱵ ᱵᱮᱞᱟᱭᱱᱟ ᱱᱤᱛᱚᱜ ᱫᱚ ᱟᱫᱚ ᱱᱤᱛᱚᱜ ᱫᱚ ᱚᱲᱟᱜ ᱥᱮᱫ ᱞᱮ ᱪᱟᱞᱟᱜ ᱠᱟᱱᱟ ᱟᱨ ᱚᱱᱮ ᱟᱲᱟᱜ ᱠᱚ ᱢᱟᱫᱤ ᱟᱲᱟᱜ ᱩᱫᱩᱜ ᱠᱚᱵᱮᱱ ᱜᱟᱛᱮ ᱠᱚ ᱟᱲᱟᱜ ᱠᱚᱞᱮ ᱥᱤᱫ ᱠᱟᱫᱟ ᱦᱟᱱᱮ ᱱᱚᱣᱟ ᱨᱟᱢ ᱡᱷᱤᱸᱜᱟᱹ ᱵᱟᱲᱜᱮ ᱨᱮ ᱟᱲᱟᱜ ᱡᱟᱱᱟᱢ ᱠᱟᱱ ᱛᱟᱦᱮᱱᱟ ᱟᱭᱢᱟ ᱨᱚᱠᱚᱢ ᱟᱲᱟᱜ ᱛᱟᱦᱮᱸ ᱠᱟᱱᱟ ᱟᱫᱚ ᱚᱱᱟ ᱟᱲᱟᱜ ᱠᱚ ᱦᱟᱱᱮ ᱦᱟᱹᱱᱤ ᱫᱤᱫᱤ ᱦᱚᱸᱭ ᱥᱤᱫ ᱠᱟᱫᱟ ᱟᱨ ᱱᱚᱜᱼᱚ ᱱᱚᱣᱟ ᱱᱩᱭ ᱥᱟᱵ ᱠᱟᱜ ᱱᱚᱣᱟᱴᱟᱜ ᱫᱚ ᱤᱧᱟᱹᱜ ᱟᱲᱟᱜ ᱠᱟᱱᱟ ᱟᱫᱚ ᱤᱧ ᱫᱚ ᱵᱟᱹᱧ ᱯᱮᱨᱮᱡ ᱵᱟᱝ ᱯᱮᱨᱮᱡ ᱞᱮᱱ ᱛᱤᱧᱟᱹ ᱟᱫᱚ ᱫᱮᱞᱟ ᱵᱚᱱ ᱱᱤᱛᱚᱜ ᱫᱚ ᱚᱲᱟᱜ ᱥᱮᱫ ᱞᱮ ᱢᱚᱸᱰᱟᱜ ᱠᱟᱱᱟ ᱟᱲᱟᱜ ᱩᱛᱩ ᱛᱮᱦᱮᱧ ᱫᱚ ᱡᱚᱢ ᱦᱩᱭᱩᱜᱼᱟ ᱦᱮᱸ ᱟᱨ ᱡᱩᱞᱤ ᱱᱩᱜᱩ ᱱᱩᱭ ᱫᱚ ᱡᱩᱞᱤ ᱱᱩᱭ ᱫᱚ ᱜᱚᱲᱚᱢ ᱠᱩᱲᱤ ᱠᱟᱱᱟᱭ ᱤᱧ ᱫᱤᱫᱤ ᱛᱟᱹᱠᱤᱱ ᱵᱟᱞᱮ ᱥᱟᱹᱛ ᱞᱮᱫᱟ ᱩᱱᱟᱹᱜ ᱢᱚᱡᱽ ᱤᱱᱟᱹᱜ ᱛᱮᱜᱮ ᱵᱚᱞᱮ ᱟᱹᱭᱩᱵ ᱵᱮᱞᱟᱭᱮᱱᱟ ᱧᱩᱦᱩᱢ ᱮᱱᱟ ᱱᱤᱛᱚᱜ ᱚᱲᱟᱜ ᱥᱮᱱᱚᱜ ᱦᱩᱭᱩᱜᱼᱟ ᱛᱷᱟᱹᱨᱤ ᱵᱟᱹᱴᱤ ᱠᱚ ᱢᱟᱸᱡᱟᱣ ᱦᱩᱭᱩᱜᱼᱟ ᱟᱨᱦᱚᱸ ᱠᱤᱫᱩᱵ ᱤᱥᱤᱱ ᱦᱩᱭᱩᱜᱼᱟ ᱟᱫᱚ ᱱᱩᱠᱤᱱ ᱦᱚᱸ ᱫᱤᱫᱤ ᱛᱟᱹᱠᱤᱱ ᱦᱚᱸᱠᱤᱱ ᱤᱥᱤᱱᱟ ᱥᱮᱱ ᱠᱟᱛᱮ ᱟᱫᱚ ᱚᱱᱟᱛᱮ ᱞᱮ ᱵᱷᱟᱜᱟᱣᱱᱟ ᱱᱤᱛᱚᱝ ᱫᱚ ᱟᱨᱦᱚᱸ ᱜᱟᱯᱟ ᱦᱟᱸᱜ ᱞᱮ ᱯᱩᱭᱟ ᱥᱟᱨᱮᱡ ᱠᱟᱱᱟ ᱵᱟᱞᱮ ᱯᱩ ᱪᱟᱵᱟ ᱞᱮᱫᱟ ᱟᱫᱚ ᱜᱟᱯᱟ ᱯᱩ ᱦᱩᱭᱩᱜᱼᱟ ᱤᱱᱟᱹᱛᱮ ᱫᱟᱜ ᱦᱚᱸ ᱯᱟᱴᱟᱣ ᱦᱩᱭᱩᱜᱼᱟ ᱨᱚᱦᱚᱲ ᱠᱟᱱᱟ ᱪᱮᱫ ᱠᱟᱱᱟ ᱦᱮᱸ ᱱᱚᱣᱟ ᱫᱚ ᱠᱟᱹᱴᱤᱡ ᱜᱮᱭᱟ ᱱᱚᱣᱟ ᱠᱚ ᱵᱟᱝ ᱡᱟᱱᱟᱢ ᱠᱟᱱ ᱫᱟᱜ ᱯᱟᱴᱟᱣ ᱛᱚ ᱦᱟᱸᱜ ᱜᱟᱯᱟ ᱜᱟᱛᱮ ᱠᱚ ᱱᱚᱜᱼᱚ ᱱᱟ ᱯᱮ ᱧᱮᱞ ᱫᱟᱲᱮᱭᱟᱜᱼᱟ ᱱᱚᱣᱟ ᱵᱟᱡᱟᱨ ᱨᱮ ᱠᱚ ᱟᱹᱠᱷᱨᱤᱧᱟ ᱴᱷᱮᱞᱟ ᱨᱮᱠᱚ ᱟᱹᱠᱷᱨᱤᱧᱟ ᱟᱨ ᱱᱚᱣᱟ ᱫᱚ ᱡᱚᱡᱚ ᱪᱚᱢᱠᱚᱡ ᱟᱹᱭᱠᱟᱹᱜᱼᱟ ᱡᱚᱢ ᱨᱮ ᱟᱨ ᱱᱚᱣᱟ ᱟᱞᱮᱭᱟᱜ ᱵᱟᱜᱟᱱ ᱨᱮ ᱫᱟᱨᱮ ᱠᱟᱱᱟ ᱟᱭᱢᱟ ᱰᱷᱮᱨ ᱢᱮᱱᱟᱜᱼᱟ ᱟᱫᱚ ᱱᱩᱠᱩ ᱫᱤᱫᱤ ᱛᱟᱠᱚ ᱠᱚ ᱢᱮᱱᱫᱟ ᱱᱚᱣᱟ ᱡᱤᱱᱤᱥ ᱫᱚ ᱵᱟᱠᱚ ᱡᱚᱢᱟ ᱟᱫᱚᱧ ᱢᱮᱱᱫᱟ ᱵᱟᱝ ᱡᱚᱢ ᱜᱮᱭᱟ ᱠᱚ ᱱᱚᱣᱟ ᱵᱟᱡᱟᱨ ᱨᱮᱠᱚ ᱟᱹᱠᱷᱨᱤᱧᱮᱫ ᱠᱟᱱᱟ ᱟᱨ ᱚᱱᱟ ᱠᱟᱱ ᱜᱮᱭᱟ ᱟᱨ ᱱᱚᱣᱟ ᱫᱚ ᱵᱟᱝ ᱵᱤᱞᱤ ᱠᱟᱱᱟ ᱟᱨ ᱚᱱᱟ ᱵᱤᱞᱤᱜᱼᱟ ᱵᱤᱞᱤ ᱠᱟᱛᱮ ᱵᱷᱤᱛᱨᱤ ᱨᱮ ᱚᱠᱟ ᱪᱮᱫ ᱡᱟᱝ ᱛᱮᱫ ᱛᱟᱦᱮᱱ ᱡᱚᱢ ᱨᱮ ᱟᱹᱰᱤ ᱡᱚᱡᱚ ᱪᱚᱢᱠᱚᱡ ᱟᱹᱭᱠᱟᱹᱜᱼᱟ ᱟᱨ ᱠᱟᱡᱟᱠ ᱠᱚ ᱦᱟᱛᱟᱣᱟ ᱫᱤᱠᱩ ᱦᱚᱸ ᱟᱪᱟᱨ ᱦᱚᱸᱠᱚ ᱟᱪᱟᱨᱟ ᱱᱚᱣᱟ ᱫᱚ ᱦᱮᱸ ᱱᱚᱣᱟ ᱟᱪᱟᱨ ᱠᱟᱛᱮ ᱟᱹᱰᱤ ᱢᱚᱡᱽ ᱟᱹᱭᱠᱟᱹᱜᱼᱟ ᱡᱚᱢ ᱨᱮ ᱱᱚᱜᱼᱚᱭ ᱱᱚᱜᱼᱚ ᱱᱚᱝᱠᱟ ᱵᱷᱤᱛᱨᱤ ᱨᱮ ᱛᱟᱦᱮᱱᱟ ᱱᱚᱜᱼᱚᱭ ᱱᱚᱜᱼᱚᱭ ᱱᱚᱜᱼᱚᱭ ᱱᱚᱜᱼᱚᱭ ᱡᱚᱢ ᱞᱮᱜᱟᱣ ᱜᱮ ᱦᱩᱸ ᱡᱚᱡᱚ ᱪᱚᱝᱠᱚᱡ ᱡᱚᱡᱚ ᱪᱚᱝᱠᱚᱡ ᱟᱹᱭᱠᱟᱹᱜ ᱠᱟᱱᱟ ᱦᱮᱸ ᱟᱹᱰᱤ ᱟᱹᱭᱠᱟᱹᱜ ᱠᱟᱱᱟ ᱦᱮᱸ ᱢᱚᱡᱽ ᱜᱮ ᱟᱹᱭᱠᱟᱹᱜ ᱠᱟᱱᱟ ᱟᱨ ᱵᱟᱡᱟᱨ ᱨᱮ ᱦᱮᱸ ᱦᱮᱸ ᱦᱮᱸ ᱟᱨ ᱜᱟᱛᱮ ᱠᱚ ᱱᱚᱣᱟ ᱫᱚ ᱜᱤᱫᱽᱨᱟᱹ ᱜᱮᱞᱮ ᱛᱟᱦᱮᱸ ᱠᱟᱱᱟ ᱩᱱ ᱥᱚᱢᱚᱭ ᱟᱫᱚ ᱜᱩᱯᱤᱭᱟᱞᱮ ᱟᱫᱚᱞᱮ ᱟᱭᱢᱟ ᱰᱷᱮᱨ ᱤᱭᱟᱹ ᱠᱮᱫ ᱜᱮ ᱛᱩᱫ ᱡᱟᱣᱨᱟ ᱠᱮᱫ ᱜᱮᱞᱮ ᱟᱨᱞᱮ ᱢᱮᱱᱟ ᱵᱟᱲᱜᱮ ᱨᱮ ᱯᱚᱛᱟᱢ ᱵᱤᱞᱤ ᱴᱷᱩᱥ ᱟᱨ ᱟᱫᱚ ᱟᱹᱰᱤ ᱢᱚᱡᱽ ᱴᱷᱩᱥ ᱢᱟᱨᱛᱮ ᱥᱟᱰᱮᱭᱟ ᱟᱫᱚ ᱟᱹᱰᱤ ᱠᱩᱥᱤ ᱜᱟᱛᱮ ᱠᱚ ᱧᱮᱞ ᱫᱟᱲᱮ ᱯᱮ ᱱᱩᱭ ᱫᱚ ᱜᱚᱲᱚᱢ ᱠᱚᱲᱟ ᱛᱤᱧ ᱱᱩᱭ ᱰᱮ ᱰᱮ ᱱᱩᱭ ᱵᱟᱝ ᱜᱚᱲᱚᱢ ᱠᱚᱲᱟ ᱫᱚ ᱵᱟᱝ ᱠᱟᱱᱟ ᱱᱩᱭ ᱫᱚ ᱡᱟᱭ ᱫᱤᱫᱤ ᱠᱟᱱᱟ ᱤᱧ ᱫᱚ ᱦᱟᱝ ᱫᱤ ᱢᱚᱛᱞᱚᱵ ᱤᱭᱟᱹ ᱪᱮᱫ ᱞᱮᱠᱟᱧ ᱦᱩᱭᱩᱜᱼᱟ ᱱᱩᱭ ᱫᱚ ᱤᱭᱟᱹ ᱫᱤᱫᱤ ᱵᱩᱲᱦᱤ ᱤᱧ ᱫᱚ ᱱᱩᱭ ᱛᱤᱱᱟᱹᱜ ᱠᱤᱭᱩᱴ ᱮ ᱧᱮᱞᱚᱜ ᱠᱟᱱᱟ ᱟᱹᱰᱤ ᱢᱚᱡᱽ ᱟᱨ ᱤᱧ ᱫᱚᱧ ᱫᱤᱫᱤ ᱵᱩᱲᱦᱤ ᱠᱟᱱᱟ ᱢᱚᱛᱞᱚᱵ ᱜᱚᱲᱚᱢ ᱠᱚᱲᱟ ᱵᱟᱹᱦᱩ ᱨᱮᱱ ᱜᱤᱫᱽᱨᱟᱹ ᱱᱚᱣᱟ ᱫᱚ ᱟᱞᱮ ᱠᱩᱞᱦᱤ ᱠᱟᱱᱟ ᱟᱨ ᱱᱩᱠᱩ ᱛᱟᱞᱮ ᱜᱮᱰᱮ ᱥᱮ ᱚᱠᱚᱭ ᱨᱮᱱ ᱠᱟᱱᱟ ᱠᱚ ᱟᱵᱚᱨᱮᱱ ᱠᱟᱱ ᱜᱮᱭᱟ ᱠᱚ ᱛᱚ ᱱᱩᱠᱩ ᱛᱤᱱᱟᱹᱜ ᱜᱮᱰᱮ ᱟᱹᱰᱤ ᱟᱭᱢᱟ ᱠᱚ ᱛᱟᱦᱮᱸ ᱠᱟᱱ ᱢᱚᱬᱮ ᱜᱚᱴᱮᱡ ᱠᱚ ᱥᱟᱨᱮᱡ ᱠᱟᱱᱟ ᱫᱩᱣᱟᱹᱨ ᱵᱟᱝ ᱡᱷᱤᱡᱼᱟ ᱜᱟᱛᱮ ᱠᱚ ᱦᱮᱡ ᱥᱮᱴᱮᱨ ᱱᱟᱞᱮ ᱚᱲᱟᱜ ᱛᱮ ᱱᱤᱛᱚᱜ ᱫᱚ ᱟᱨ ᱟᱹᱰᱤ ᱢᱚᱡᱽ ᱟᱹᱭᱠᱟᱹᱣᱱᱟ ᱛᱤᱦᱤᱧ ᱨᱟᱢ ᱡᱷᱤᱸᱜᱟᱹ ᱯᱩ ᱠᱟᱛᱮ ᱟᱹᱰᱤ ᱢᱚᱡᱽ ᱮᱠᱫᱚᱢ ᱨᱟᱢ ᱡᱷᱤᱸᱜᱟᱹ ᱦᱚᱸᱞᱮ ᱯᱩ ᱠᱮᱫᱟ ᱟᱲᱟᱜ ᱦᱚᱸᱞᱮ ᱥᱤᱫ ᱠᱮᱫᱟ ᱟᱹᱰᱤ ᱟᱭᱢᱟ ᱞᱮᱠᱟᱱ ᱟᱲᱟᱜ ᱞᱮ ᱧᱟᱢ ᱠᱮᱫᱟ ᱚᱱᱟ ᱵᱟᱜᱟᱱ ᱨᱮ ᱵᱚᱞᱮ ᱟᱨ ᱟᱹᱰᱤ ᱢᱚᱡᱽ ᱟᱹᱭᱠᱟᱹᱣᱱᱟ ᱢᱚᱡᱟ ᱜᱮ ᱵᱩᱡᱷᱟᱹᱣᱱᱟ ᱟᱨ ᱤᱧ ᱫᱚ ᱛᱤᱦᱤᱧ ᱫᱚ ᱯᱟᱹᱧᱪᱤ ᱯᱟᱲᱟᱴᱤᱧ ᱵᱟᱸᱫᱮ ᱠᱟᱫᱟ ᱟᱹᱰᱤ ᱯᱟᱠᱟᱧ ᱟᱹᱭᱠᱟᱹᱣᱫᱟ ᱯᱟᱹᱧᱪᱤ ᱯᱟᱲᱟᱴ ᱵᱟᱸᱫᱮ ᱠᱟᱛᱮ ᱢᱟ ᱛᱚᱵᱮ ᱱᱚᱰᱮᱱᱟᱜ ᱵᱞᱚᱜ ᱫᱚ ᱱᱚᱰᱮ ᱜᱮ ᱢᱩᱪᱟᱹᱫ ᱮᱱᱟ ᱡᱚᱛᱚ ᱠᱚ ᱡᱚᱦᱟᱨ